ᱢᱤᱫ ᱦᱚᱲ ᱵᱷᱳᱴ ᱡᱩᱫᱤ ᱵᱟᱭ ᱮᱢ ᱫᱟᱲᱮᱭᱟᱜᱼᱟ ᱛᱟᱦᱚᱞᱮ ᱩᱱᱤ ᱪᱮᱫ ᱞᱮᱠᱟᱭ ᱵᱩᱡᱷᱟᱹᱣᱟ? ᱛᱚ ᱜᱟᱛᱮ ᱠᱚ ᱱᱚᱣᱟ ᱟᱯᱮ ᱵᱷᱤᱰᱤᱭᱳ ᱧᱮᱞ ᱛᱟᱵᱚᱱ ᱯᱮ᱾ ᱡᱚᱦᱟᱨ ᱜᱮ ᱜᱟᱛᱮ ᱠᱚ ᱥᱟᱱᱟᱢ ᱠᱚ ᱥᱮᱛᱟᱜ ᱥᱮᱛᱟᱜ ᱛᱚ ᱜᱟᱛᱮ ᱠᱚ ᱥᱟᱱᱛᱟᱞᱤ ᱵᱞᱚᱜ ᱨᱮ ᱟᱯᱮ ᱡᱚᱛᱚ ᱠᱚ ᱥᱟᱹᱜᱩᱱ ᱫᱟᱨᱟᱢᱮᱫ ᱯᱮ ᱠᱟᱱᱟ ᱤᱧ ᱜᱮ ᱯᱨᱚᱥᱚᱱᱡᱤᱛ ᱠᱤᱥᱠᱩ ᱟᱨ ᱛᱮᱦᱮᱧ ᱟᱯᱮ ᱯᱮ ᱵᱟᱰᱟᱭ ᱛᱟᱵᱚᱱᱟ ᱛᱮᱦᱮᱧ ᱵᱟᱭᱤᱥ ᱛᱟᱹᱨᱤᱠᱷ ᱠᱟᱱᱟ ᱟᱵᱚ ᱫᱚ ᱛᱮᱦᱮᱧ ᱛᱮᱦᱮᱧ ᱵᱷᱳᱴ ᱮᱢᱚᱜ ᱵᱚᱱ ᱪᱟᱞᱟᱜ ᱠᱟᱱᱟ ᱛᱚ ᱜᱟᱛᱮ ᱠᱚ ᱛᱮᱦᱮᱧᱟᱜ ᱵᱞᱚᱜ ᱫᱚ ᱟᱹᱰᱤ ᱠᱷᱟᱥ ᱜᱮ ᱱᱟᱦᱟᱜ ᱵᱷᱳᱴ ᱮᱢᱚᱜ ᱞᱮ ᱪᱟᱞᱟᱜ ᱠᱟᱱᱟ ᱥᱮ ᱤᱧ ᱪᱟᱞᱟᱜ ᱠᱟᱱᱟ ᱛᱚ ᱟᱯᱮ ᱱᱚᱣᱟ ᱵᱞᱚᱜ ᱧᱮᱞ ᱤᱫᱤ ᱛᱟᱵᱚᱱ ᱯᱮ ᱤᱧ ᱚᱸᱰᱮ ᱪᱮᱫ ᱞᱮᱠᱟ ᱵᱷᱳᱴ ᱮᱢᱚᱜ ᱦᱩᱭᱩᱜ ᱠᱟᱱᱟ ᱚᱱᱟ ᱠᱚ ᱢᱤᱫ ᱵᱟᱨ ᱤᱧ ᱫᱮᱠᱷᱟᱣ ᱵᱚᱱᱟ ᱱᱟᱦᱟᱜ ᱛᱚ ᱜᱟᱛᱮ ᱠᱚ ᱱᱚᱣᱟ ᱵᱞᱚᱜ ᱨᱮ ᱟᱯᱮ ᱞᱟᱜᱟᱛᱟᱨ ᱠᱚᱱᱴᱤᱱᱤᱭᱩ ᱛᱟᱦᱮᱸ ᱤᱫᱤ ᱛᱟᱵᱚᱱ ᱯᱮ ᱦᱟᱱᱛᱮ ᱱᱟᱛᱮ ᱟᱞᱚᱯᱮ ᱠᱚᱭᱚᱜᱟ ᱱᱚᱣᱟ ᱟᱯᱮ ᱡᱟᱦᱟᱸ ᱞᱮᱠᱟ ᱛᱮᱜᱮ ᱱᱚᱣᱟ ᱵᱷᱤᱰᱤᱭᱳ ᱧᱮᱞ ᱛᱟᱵᱚᱱ ᱯᱮ ᱛᱚ ᱜᱟᱛᱮ ᱠᱚ ᱛᱚᱵᱮ ᱯᱮ ᱵᱩᱡᱷᱟᱹᱣ ᱫᱟᱲᱮᱭᱟᱜᱼᱟ ᱡᱮ ᱪᱮᱫ ᱦᱩᱭᱩᱜ ᱞᱟᱹᱜᱤᱫ ᱛᱚ ᱜᱟᱛᱮ ᱠᱚ ᱛᱮᱦᱮᱧᱟᱜ ᱵᱷᱤᱰᱤᱭᱳ ᱫᱚ ᱟᱹᱰᱤ ᱠᱷᱟᱥ ᱜᱮᱭᱟ ᱛᱮᱦᱮᱧᱟᱜ ᱵᱞᱚᱜ ᱫᱚ

ᱴᱷᱤᱠ ᱜᱮᱭᱟ ᱟᱹᱰᱤ ᱟᱭᱢᱟ ᱥᱟᱨᱦᱟᱣ ᱟᱨ ᱱᱚᱜᱼᱚᱭ ᱯᱮ ᱧᱮᱞ ᱫᱟᱲᱮᱭᱟᱜ ᱠᱟᱱᱟ ᱵᱷᱳᱴ ᱮᱢᱚᱜ ᱠᱚᱫᱚ ᱠᱚ ᱵᱷᱳᱴ ᱠᱚ ᱮᱢ ᱮᱫᱟ ᱟᱨ ᱵᱷᱳᱴ ᱵᱟᱠᱚ ᱮᱢ ᱫᱟᱲᱮᱭᱟᱜ ᱠᱚᱫᱚ ᱵᱟᱠᱚ ᱮᱢ ᱮᱫᱟ ᱮᱱᱛᱮᱫ ᱜᱟᱛᱮ ᱠᱚ ᱟᱯᱮ ᱯᱮ ᱵᱟᱰᱟᱭ ᱜᱮᱭᱟ ᱛᱮᱦᱮᱧ ᱪᱮᱫ ᱞᱮᱠᱟ ᱥᱚᱢᱚᱥᱥᱟ ᱦᱩᱭᱱᱟ ᱱᱚᱣᱟ ᱛᱤᱱ ᱱᱚᱢ ᱥᱨᱤᱨᱟᱢᱯᱩᱨ ᱥᱚᱢᱚᱥᱴᱤ ᱢᱮᱛᱟᱜ ᱢᱮ ᱞᱚᱛᱟᱢᱟᱹᱨᱤ ᱮᱞ ᱯᱤ ᱥᱠᱩᱞ ᱵᱷᱳᱴ ᱠᱮᱱᱫᱨᱚ ᱨᱮ ᱡᱟᱦᱟᱸ ᱫᱚ ᱟᱹᱰᱤ ᱩᱛᱟᱹᱨ ᱢᱮᱛᱟᱜ ᱢᱮ ᱱᱤᱨᱟᱱᱚᱵᱵᱳᱭ ᱜᱟᱱ ᱯᱟᱥᱮᱡ ᱜᱚᱜᱚ ᱦᱚᱲ ᱵᱷᱳᱴ ᱵᱟᱠᱚ ᱮᱢ ᱫᱟᱲᱮ ᱠᱟᱣᱫᱟ ᱛᱚ ᱜᱟᱛᱮ ᱠᱚ ᱟᱹᱰᱤ ᱦᱟᱦᱟᱲᱟ ᱨᱮᱭᱟᱜ ᱟᱨ ᱵᱷᱟᱵᱽᱱᱟ ᱨᱮᱭᱟᱜ ᱠᱟᱛᱷᱟ ᱠᱟᱱᱟ ᱪᱮᱫᱟᱜ ᱱᱚᱝᱠᱟ ᱢᱟᱱᱮ ᱮᱠ ᱢᱟᱛᱨᱚ ᱠᱟᱛᱷᱟ ᱱᱚᱝᱠᱟᱭᱮᱱᱟ ᱡᱮ ᱱᱩᱠᱩᱣᱟᱜ ᱫᱚ ᱚᱱᱟ ᱵᱷᱳᱴᱟᱨ ᱵᱷᱳᱴᱟᱨ ᱠᱚ ᱴᱨᱟᱱᱥᱯᱷᱟᱨ ᱠᱟᱱ ᱛᱟᱠᱚᱣᱟ ᱪᱮᱫ ᱞᱮᱠᱟᱛᱮ ᱪᱚᱝ ᱮᱴᱟᱜ ᱥᱚᱢᱚᱥᱴᱤ ᱨᱮ ᱛᱚ ᱜᱟᱛᱮ ᱠᱚ ᱱᱚᱣᱟ ᱟᱹᱰᱤ ᱟᱥᱚᱨᱤᱛ ᱠᱟᱛᱷᱟ ᱟᱯᱮ ᱱᱚᱣᱟ ᱵᱷᱤᱰᱤᱭᱳ ᱧᱮᱞ ᱛᱮ ᱱᱩᱠᱩ ᱱᱩᱠᱩ ᱟᱭᱳ ᱦᱚᱲ ᱟᱹᱰᱤ ᱪᱤᱱᱛᱟᱹ ᱨᱮ ᱢᱮᱱᱟᱜ ᱠᱚᱣᱟ ᱱᱩᱠᱩ ᱱᱚᱝᱠᱟ ᱵᱩᱡᱷᱟᱹᱜ ᱠᱟᱱᱟ ᱡᱮ ᱱᱩᱠᱩ ᱵᱷᱳᱴᱟᱨ ᱠᱷᱚᱱ ᱠᱚ ᱵᱚᱧᱪᱤᱛ ᱮᱱᱟ ᱛᱚ ᱱᱩᱠᱩ ᱪᱮᱫ ᱠᱚ ᱪᱤᱠᱟᱹᱭᱟ ᱥᱟᱹᱨᱤᱜᱮ ᱜᱟᱛᱮ ᱠᱚ ᱛᱮᱦᱮᱧ ᱫᱚ ᱱᱩᱠᱩ ᱱᱚᱝᱠᱟ ᱠᱚ ᱵᱩᱡᱷᱟᱹᱣ ᱮᱫᱟ ᱡᱮ ᱱᱩᱠᱩ ᱫᱚ ᱵᱷᱳᱴᱟᱨ ᱠᱷᱚᱱ ᱠᱚ ᱵᱚᱧᱪᱤᱛ ᱮᱱᱟ ᱛᱚ ᱜᱟᱛᱮ ᱠᱚ ᱱᱩᱠᱩ ᱚᱠᱟᱨᱮ ᱵᱷᱳᱴ ᱠᱚ ᱮᱢᱟ ᱱᱤᱛᱚᱜ ᱚᱠᱟᱨᱮ ᱚᱱᱟ ᱴᱨᱟᱱᱥᱯᱷᱟᱨ ᱠᱟᱱ ᱛᱟᱠᱚᱣᱟ ᱚᱸᱰᱮ ᱢᱟ ᱵᱷᱳᱴ ᱵᱟᱠᱚ ᱮᱢ ᱫᱟᱲᱮᱭᱟᱜ ᱠᱟᱱᱟ ᱛᱚ ᱜᱟᱛᱮ ᱠᱚ ᱟᱹᱰᱤ ᱢᱩᱥᱠᱤᱞ ᱨᱮᱠᱚ ᱵᱚᱞᱚ ᱟᱠᱟᱱᱟ ᱟᱯᱮ ᱯᱮ ᱧᱮᱞ ᱫᱟᱲᱮᱭᱟᱠᱚ ᱠᱟᱱᱟ ᱟᱨ ᱯᱮ ᱵᱟᱰᱟᱭ ᱫᱟᱲᱮᱭᱟᱜ ᱠᱟᱱᱟ ᱛᱚ ᱜᱟᱛᱮ ᱠᱚ ᱟᱯᱮ ᱠᱚᱢᱮᱱᱴ ᱱᱤᱭᱟᱹᱛᱮ ᱞᱟᱹᱭ ᱛᱟᱵᱚᱱ ᱯᱮ ᱱᱩᱠᱩ ᱪᱮᱫ ᱠᱚ ᱪᱤᱠᱟᱹ ᱞᱮᱨᱮ ᱱᱚᱣᱟ ᱠᱷᱚᱱ ᱠᱚ ᱵᱟᱧᱪᱟᱜᱼᱟ ᱛᱚ ᱜᱟᱛᱮ ᱠᱚ ᱱᱤᱛᱚᱜ ᱢᱟ ᱵᱷᱳᱴ ᱢᱟ ᱱᱚᱜᱼᱚᱭ ᱤᱱᱠᱟ ᱛᱮᱜᱮ ᱱᱩᱠᱩᱣᱟᱜ ᱥᱚᱢᱟᱫᱷᱟᱱ ᱵᱟᱝ ᱦᱩᱭ ᱞᱮᱱᱟ ᱛᱚ ᱜᱟᱛᱮ ᱠᱚ ᱱᱩᱠᱩ ᱪᱮᱫ ᱠᱚ ᱪᱤᱠᱟᱹᱭᱟ ᱵᱟᱠᱚ ᱪᱤᱠᱟᱹᱭᱟ ᱩᱯᱟᱹᱭ ᱵᱟᱠᱚ ᱧᱟᱢᱫᱟ ᱛᱚ ᱟᱹᱰᱤ ᱢᱩᱥᱠᱤᱞ ᱨᱮᱭᱟᱜ ᱠᱟᱛᱷᱟ ᱠᱟᱱᱟ ᱜᱟᱛᱮ ᱠᱚ ᱛᱚ ᱜᱚ ᱦᱚᱲ ᱠᱚᱫᱚ ᱮᱴᱟᱜ ᱠᱮᱱᱫᱨᱚ ᱨᱮ ᱪᱤᱠᱟᱹᱛᱮ ᱪᱟᱞᱟᱣ ᱮᱱ ᱛᱟᱠᱚᱣᱟ ᱢᱮᱛᱟᱜ ᱢᱮ ᱮᱴᱟᱜ ᱥᱚᱢᱚᱥᱴᱤ ᱨᱮ ᱛᱚ ᱟᱹᱰᱤ ᱦᱟᱦᱟᱲᱟ ᱨᱮᱭᱟᱜ ᱠᱟᱛᱷᱟ ᱠᱟᱱᱟ ᱛᱮᱦᱮᱧ ᱱᱩᱠᱩ ᱟᱥᱯᱟᱥᱟᱣ ᱠᱟᱱᱟ ᱠᱚ ᱪᱤᱠᱟᱹᱛᱮ ᱱᱚᱝᱠᱟᱭᱮᱱ ᱛᱟᱞᱮᱭᱟ ᱟᱹᱰᱤ ᱪᱤᱱᱛᱟᱹ ᱠᱚ ᱵᱩᱡᱷᱟᱹᱣ ᱮᱫᱟ ᱛᱚ ᱜᱟᱛᱮ ᱠᱚ ᱟᱯᱮ ᱯᱮ ᱧᱮᱞ ᱫᱟᱲᱮᱭᱟᱠᱚ ᱠᱟᱱᱟ ᱱᱩᱠᱩ ᱜᱚᱜᱚ ᱦᱚᱲ ᱠᱚ ᱛᱤᱸᱜᱩ ᱟᱠᱟᱱ ᱟᱨ ᱟᱹᱰᱤ ᱢᱚᱱ ᱫᱩᱠ ᱠᱚ ᱧᱮᱞᱚᱜ ᱠᱟᱱᱟ ᱢᱮᱱᱠᱷᱟᱱ ᱱᱩᱠᱩ ᱞᱟᱹᱜᱤᱫ ᱪᱮᱫ ᱩᱯᱟᱹᱭ ᱦᱩᱭᱩᱜᱼᱟ ᱥᱚᱨᱠᱟᱨ ᱪᱮᱫ ᱮ ᱪᱤᱠᱟᱹᱭᱟ ᱱᱩᱠᱩ ᱪᱮᱛᱟᱱ ᱨᱮ ᱱᱩᱠᱩᱣᱟᱜ ᱥᱚᱢᱟᱫᱷᱟᱱ ᱞᱟᱹᱜᱤᱫ ᱪᱮᱫ ᱪᱤᱠᱟᱹᱭᱟ ᱥᱚᱨᱠᱟᱨ